ᱡᱚᱦᱟᱨ ᱵᱟᱜᱮ ᱥᱟᱭ ᱵᱟᱨᱜᱮᱞ ᱥᱮᱨᱢᱟ ᱨᱮ ᱯᱚᱪᱷᱤᱢ ᱵᱟᱝᱞᱟ ᱡᱟᱠᱟᱛ ᱛᱟᱱᱟᱞᱟ ᱟᱨ ᱪᱮᱛᱟᱱ ᱛᱟᱱᱟᱞᱟ ᱵᱤᱫᱽᱫᱟᱹᱜᱟᱲ ᱨᱮᱱ ᱢᱩᱪᱟᱹᱫ ᱵᱤᱱᱤᱰ ᱵᱤᱰᱟᱹᱦᱤ ᱠᱚ ᱟᱛᱮ ᱡᱩᱫᱟᱹ ᱠᱟᱭᱛᱮ ᱥᱮᱪᱮᱫ ᱮᱛᱚ ᱟᱠᱷᱲᱟ ᱥᱟᱹᱦᱤ ᱡᱩᱦᱤ ᱟᱠᱟᱱᱟ᱾ ᱚᱱᱟ ᱟᱠᱷᱲᱟ ᱨᱮᱱ ᱢᱤᱫ ᱟᱹᱭᱩᱨᱤᱡ ᱢᱩᱠᱷᱤᱭᱟᱹ ᱵᱚᱡᱽᱫᱚᱱᱟᱛᱷ ᱦᱟᱸᱥᱫᱟ ᱴᱷᱮᱱ ᱠᱷᱚᱱ ᱢᱤᱫ ᱵᱟᱨ ᱠᱟᱛᱷᱟ ᱟᱸᱡᱚᱢ ᱠᱟᱛᱮ ᱪᱚᱞᱚ ᱵᱚᱱ ᱩᱱᱠᱩ ᱵᱤᱰᱟᱹᱦᱤ ᱠᱚ ᱚᱠᱟᱨᱮ ᱚᱠᱟ ᱞᱮᱠᱟ ᱠᱚ ᱥᱮᱪᱮᱫᱚᱜ ᱠᱟᱱ ᱛᱟᱵᱚᱱᱟ ᱡᱚᱛᱚ ᱠᱚᱛᱮ ᱵᱚᱱ ᱧᱮᱞ ᱥᱟᱸᱜᱮ ᱞᱮᱜᱮ ᱥᱟᱱᱛᱟᱞᱤ ᱠᱟᱞᱮᱠᱥᱮᱱ ᱪᱮᱱᱮᱞ ᱛᱟᱞᱟ ᱛᱮ᱾ ᱱᱚᱣᱟ ᱵᱟᱜᱽᱰᱤᱦᱟ ᱦᱟᱭ ᱥᱠᱩᱞ ᱨᱮᱜᱮ ᱫᱩ ᱦᱟᱡᱟᱨ ᱩᱱᱤᱥ ᱨᱮᱱ ᱡᱟᱦᱟᱸᱭ ᱠᱚ ᱮᱢ ᱞᱮᱫ ᱩᱱᱠᱩ ᱦᱚᱸ ᱱᱚᱸᱰᱮ ᱜᱮ ᱠᱳᱪᱤᱝ ᱦᱩᱭ ᱞᱮᱱᱟ ᱟᱨ ᱱᱮᱥ ᱡᱟᱦᱟᱸᱭ ᱠᱚ ᱮᱢᱟ ᱩᱱᱠᱩ ᱦᱚᱸ ᱠᱳᱪᱤᱝ ᱱᱚᱸᱰᱮ ᱦᱩᱭᱩᱜ ᱠᱟᱱᱟ ᱟᱨ ᱱᱚᱣᱟ ᱦᱚᱛᱮᱱ ᱛᱮ ᱦᱩᱭᱩᱜ ᱠᱟᱱᱟ ᱡᱮ ᱱᱩᱠᱩ ᱯᱟᱹᱴᱷᱩᱣᱟᱹ ᱠᱚᱫᱚ ᱴᱷᱤᱠ ᱚᱠᱛᱚ ᱨᱮ ᱯᱩᱛᱷᱤ ᱯᱚᱛᱚᱵ ᱵᱟᱠᱚ ᱧᱟᱢ ᱟᱠᱟᱫᱟ ᱮᱢᱚᱱ ᱪᱮᱫ ᱵᱟᱨᱚ ᱠᱞᱟᱥ ᱨᱮᱱᱟᱜ ᱥᱮ ᱫᱟᱫᱚᱥ ᱠᱞᱟᱥ ᱨᱮᱱᱟᱜ ᱡᱟᱦᱟᱸ ᱜᱮᱞᱵᱟᱨ ᱪᱟᱱᱟᱪ ᱨᱮᱱᱟᱜ ᱡᱟᱦᱟᱸ ᱚᱱᱟ ᱩᱱᱠᱩ ᱠᱚᱫᱚ ᱱᱤᱛ ᱦᱚᱸ ᱥᱟᱭᱮᱱᱥ ᱨᱮᱱ ᱫᱚ ᱯᱩᱛᱷᱤ ᱵᱟᱹᱱᱩᱜ ᱛᱟᱠᱚᱣᱟ ᱞᱮᱵᱚᱨᱮᱴᱚᱨᱤ ᱨᱮᱱᱟᱜ ᱦᱚᱸ ᱟᱱᱟᱴ ᱜᱮᱭᱟ ᱢᱟᱪᱮᱫ ᱠᱚᱢᱟ ᱵᱟᱹᱱᱩᱜ ᱟᱠᱟᱫ ᱠᱚᱜᱮ ᱡᱟᱦᱟᱸ ᱥᱟᱵᱡᱮᱠᱴ ᱞᱮᱠᱟᱛᱮ ᱡᱟᱦᱟᱸᱭ ᱢᱟᱪᱮᱫ ᱩᱱᱠᱩ ᱠᱚᱦᱚᱸ ᱟᱹᱰᱤ ᱦᱟᱨᱠᱮᱛ ᱥᱟᱥᱮᱛ ᱠᱟᱛᱮ ᱦᱟᱱᱛᱮ ᱱᱟᱛᱮ ᱠᱷᱚᱱ ᱥᱟᱵ ᱥᱩᱨ ᱦᱩᱭᱩᱜ ᱠᱟᱱᱟ ᱟᱨ ᱩᱱᱠᱩ ᱢᱟᱪᱮᱫ ᱟᱛᱮ ᱱᱩᱠᱩ ᱥᱯᱮᱥᱟᱞ ᱯᱷᱨᱤ ᱠᱳᱪᱤᱝ ᱱᱚᱣᱟ ᱠᱚᱨᱟᱣ ᱦᱩᱭᱩᱜ ᱵᱟᱝ ᱜᱟᱱᱚᱜᱼᱟ ᱵᱟᱝ ᱜᱟᱱᱚᱜᱼᱟ ᱛᱟᱲᱣᱟᱨᱤ ᱛᱮ ᱦᱮᱞᱮᱡ ᱞᱮᱠᱷᱟᱱ ᱦᱚᱲ ᱠᱚ ᱵᱚᱫᱱᱟᱢ ᱮᱱᱟ ᱚᱱᱟ ᱵᱮᱜᱚᱨ ᱥᱟᱱᱛᱟᱲ ᱦᱚᱯᱚᱱ ᱢᱮᱫ ᱯᱮᱨᱮᱡ ᱥᱟᱥᱮᱛ ᱵᱟᱝ ᱠᱚ ᱧᱮᱞ ᱫᱟᱲᱮᱭᱟᱜᱼᱟ ᱟᱨ ᱜᱚᱵᱚᱨ ᱦᱚᱸ ᱵᱟᱝ ᱠᱚ ᱦᱤᱡᱩᱜᱼᱟ ᱩᱭᱦᱟᱹᱨ ᱞᱮᱫᱟᱭ ᱦᱟᱯᱮ ᱛᱟᱦᱞᱮ ᱪᱮᱫ ᱪᱤᱠᱟᱹᱭ ᱦᱩᱭᱩᱜᱼᱟ ᱫᱚᱥᱟᱨ ᱡᱮᱜᱮᱛ ᱡᱟᱠᱟᱛ ᱞᱟᱹᱲᱦᱟᱹᱭ ᱛᱟᱭᱱᱚᱢ ᱚᱵᱚ ᱩᱯᱚᱱᱤᱵᱮᱥ ᱵᱟᱫ ᱠᱟᱠᱷᱟᱱᱟ ᱛᱮ ᱮᱥᱤᱭᱟ ᱟᱯᱷᱨᱤᱠᱟ ᱟᱨ ᱞᱮᱴᱤᱱ ᱟᱢᱮᱨᱤᱠᱟ ᱮᱥᱤᱭᱟ ᱟᱯᱷᱨᱤᱠᱟ ᱞᱮᱴᱤᱱ ᱟᱢᱮᱨᱤᱠᱟ ᱱᱚᱜᱼᱚ ᱱᱚᱣᱟ ᱠᱚ ᱢᱚᱦᱟ ᱫᱤᱥᱚᱢ ᱠᱷᱚᱱ ᱮᱸᱰᱮ ᱜᱮ ᱦᱟᱸᱜ ᱠᱚ

ᱦᱩᱭᱱᱟ ᱰᱤᱥᱠᱟᱥ ᱚᱸᱰᱮ ᱫᱚ ᱠᱤᱱᱛᱩ ᱥᱚᱨᱵᱮ ᱥᱚᱨᱵᱟ ᱢᱩᱲᱩᱫ ᱫᱚ ᱛᱟᱦᱮᱱᱟ ᱥᱚᱵ ᱥᱚᱢᱚᱭ ᱢᱩᱛᱟᱹᱱ ᱜᱮ ᱧᱮᱞ ᱯᱮ ᱡᱟᱦᱟᱱᱟᱜ ᱡᱟᱦᱟᱱᱟᱜ ᱵᱤᱥᱚᱭ ᱜᱮ ᱢᱤᱫᱴᱮᱱ ᱧᱩᱛᱩᱢ ᱚᱱᱟ ᱨᱮᱱᱟᱜ ᱢᱩᱲᱩᱫ ᱡᱤᱱᱤᱥ ᱥᱟᱵ ᱠᱟᱛᱮ ᱡᱮᱢᱚᱱ ᱥᱟᱶᱦᱮᱫ ᱧᱩᱛᱩᱢ ᱠᱟᱱᱟ ᱥᱟᱶᱦᱮᱫ ᱦᱮᱸ ᱥᱮ ᱚᱱᱟ ᱨᱮᱱᱟᱜ ᱫᱚ ᱟᱥᱚᱞ ᱫᱚ ᱢᱟᱱᱮ ᱯᱩᱨᱟᱹ ᱵᱤᱥᱚᱭ ᱦᱩᱭᱩᱜ ᱠᱟᱱᱟ ᱥᱟᱶᱦᱮᱫ ᱪᱮᱛᱟᱱ ᱨᱮ